ᱯᱤᱯᱤᱲᱤᱭᱟᱝ ᱛᱟᱭᱱᱚᱢ ᱛᱮ ᱠᱩᱫᱟᱹᱣ ᱠᱟᱛᱮ ᱟᱢᱟᱜ ᱚᱠᱛᱮ ᱟᱞᱚᱢ ᱵᱚᱨᱵᱟᱫᱟ ᱵᱟᱦᱟ ᱫᱟᱨᱮ ᱨᱚᱦᱚᱭ ᱢᱮ ᱠᱷᱟᱱ ᱜᱮᱢ ᱧᱮᱞᱟ ᱯᱤᱯᱤᱲᱤᱭᱟᱝ ᱟᱢ ᱛᱟᱭᱱᱚᱢ ᱛᱮᱠᱚ ᱠᱩᱫᱟᱹᱣ ᱢᱮᱭᱟ ᱡᱤᱵᱚᱱ ᱨᱮ ᱫᱟᱣᱢᱟ ᱡᱚᱛᱚ ᱜᱮᱠᱚ ᱧᱟᱢᱟ ᱛᱚᱵᱮ ᱚᱱᱟ ᱥᱟᱹᱜᱩᱱ ᱵᱮᱲᱟ ᱞᱟᱹᱜᱤᱫ ᱛᱟᱺᱜᱤ ᱛᱟᱦᱮᱱ ᱦᱩᱭᱟᱢᱟ ᱚᱠᱚᱭ ᱠᱷᱟᱹᱛᱤᱨ ᱛᱮ ᱟᱢᱟᱜ ᱵᱷᱟᱜᱮ ᱫᱤᱱ ᱠᱚᱢ ᱵᱚᱨᱵᱟᱫ ᱟᱠᱟᱜᱼᱟ ᱩᱱᱤ ᱟᱢ ᱞᱟᱹᱜᱤᱫ ᱢᱤᱫ ᱜᱷᱩᱲᱤ ᱚᱠᱛᱮ ᱦᱚᱸ ᱵᱟᱭ ᱮᱢᱟᱢᱟ ᱥᱚᱢᱚᱭ ᱵᱟᱹᱱᱩᱜᱼᱟ ᱢᱮᱱ ᱠᱟᱛᱮ ᱮᱲᱟᱝ ᱵᱟᱹᱜᱤᱭᱟᱢᱟ ᱵᱤᱞᱚᱢᱚᱜᱼᱟ ᱛᱚᱵᱮ ᱠᱷᱟᱹᱴᱤ ᱜᱮ ᱦᱩᱭᱩᱜᱼᱟ ᱟᱢ ᱚᱠᱟ ᱞᱮᱠᱟᱢ ᱢᱚᱱᱮᱭᱟ ᱚᱱᱠᱟ ᱜᱮ ᱦᱩᱭᱩᱜᱼᱟ ᱩᱭᱦᱟᱹᱨ ᱫᱚᱦᱚ ᱠᱟᱜ ᱢᱮ ᱟᱢᱟᱜ ᱚᱠᱛᱮ ᱜᱮ ᱵᱟᱹᱲᱤᱡᱼᱟ ᱢᱮᱱᱠᱷᱟᱱ ᱡᱤᱵᱚᱱ ᱫᱚ ᱵᱟᱝ ᱮᱠᱟᱞ ᱛᱟᱺᱜᱤ ᱨᱮ ᱛᱟᱦᱮᱱ ᱢᱮ ᱚᱠᱛᱮ ᱜᱮ ᱡᱚᱛᱚ ᱟᱡ ᱮᱢ ᱨᱩᱣᱟᱹᱲ ᱟᱢᱟ ᱫᱷᱚᱱ ᱫᱚᱣᱞᱚᱛ ᱠᱷᱟᱹᱛᱤᱨ ᱛᱮ ᱛᱤᱥ ᱥᱟ ᱵᱚᱭᱦᱟ ᱵᱚᱭᱦᱟ ᱨᱮ ᱥᱟᱹᱜᱟᱹᱭ ᱟᱞᱚᱢ ᱵᱟᱹᱲᱤᱡᱟ ᱪᱮᱫᱟᱜ ᱡᱮ ᱵᱚᱭᱦᱟ ᱠᱚ ᱠᱷᱚᱱ ᱛᱮ ᱫᱷᱚᱱ ᱛᱤᱥ ᱥᱟ ᱵᱟᱭ ᱢᱟᱨᱟᱝ ᱫᱟᱲᱮᱭᱟᱜᱼᱟ ᱠᱤᱪᱷᱩ ᱫᱤᱱ ᱞᱟᱦᱟ ᱨᱮᱱᱟᱝ ᱠᱟᱛᱷᱟ ᱢᱤᱫ ᱫᱟᱨᱮ ᱨᱮ ᱢᱤᱫ ᱢᱤᱨᱩ ᱟᱨ ᱢᱤᱫ ᱥᱟᱨᱚ ᱪᱮᱬᱮ ᱠᱤᱱ ᱛᱟᱦᱮᱱ ᱠᱟᱱ ᱛᱟᱦᱮᱸᱫ ᱢᱤᱫ ᱫᱤᱱ ᱢᱤᱨᱩ ᱥᱟᱨᱚᱭ ᱠᱩᱞᱤ ᱠᱮᱫᱮᱭᱟ ᱟᱢ ᱤᱧ ᱵᱟᱹᱜᱤ ᱠᱟᱛᱮ ᱵᱟᱢ ᱩᱰᱟᱹᱣ ᱯᱷᱟᱨᱟ ᱠᱚᱣᱟ ᱛᱚ ᱥᱟᱨᱚ ᱢᱤᱨᱩᱭ ᱛᱮᱞᱟ ᱦᱟᱫᱮᱭᱟ ᱤᱧ ᱩᱰᱟᱹᱜ ᱠᱷᱟᱱ ᱟᱢᱮᱢ ᱩᱰᱟᱹᱣ ᱥᱮᱴᱮᱨᱤᱧᱟ ᱟᱨᱮᱢ ᱟᱹᱜᱩ ᱨᱩᱣᱟᱹᱲ ᱫᱟᱲᱮᱭᱤᱧᱟ ᱛᱚᱵᱮ ᱟᱢᱮᱢ ᱩᱰᱟᱹᱜ ᱠᱷᱟᱱ ᱤᱧ ᱢᱟᱛᱚ ᱵᱟᱹᱧ ᱯᱟᱱᱛᱮ ᱧᱟᱢ ᱫᱟᱲᱮᱭᱟᱢᱟ ᱥᱟᱨᱚᱣᱟᱜ ᱠᱟᱛᱷᱟ ᱟᱸᱡᱚᱢ ᱠᱟᱛᱮ ᱢᱤᱨᱩ ᱟᱹᱰᱤᱡ ᱛᱮᱫᱮ ᱫᱩᱠ ᱮᱱᱟ ᱟᱨ ᱤᱱᱟᱹ ᱛᱟᱭᱱᱚᱢ ᱟᱡᱟᱜ ᱢᱤᱫ ᱯᱷᱟᱹᱠᱲᱟᱹ ᱨᱟᱹᱯᱩᱫ ᱠᱮᱫ ᱛᱟᱭᱟ ᱟᱨ ᱮ ᱢᱮᱱ ᱠᱮᱜᱼᱟ, ᱱᱤᱛᱚᱜ ᱠᱷᱚᱱ ᱡᱟᱡᱩᱜᱽ ᱥᱟᱶ ᱨᱮ ᱞᱟᱝ ᱛᱟᱦᱮᱸᱱᱟ, ᱚᱠᱚᱭ ᱦᱚᱸ ᱵᱟᱝ ᱠᱚ ᱵᱷᱮᱜᱟᱨ ᱫᱟᱲᱮ ᱟᱞᱟᱝᱼᱟ᱾ ᱚᱱᱠᱟ ᱜᱮ ᱠᱤᱪᱷᱩ ᱫᱤᱱ ᱵᱟᱫᱽ ᱢᱤᱫ ᱢᱟᱨᱟᱝ ᱵᱤᱨᱵᱟᱣ ᱥᱮᱴᱮᱨ ᱮᱱᱟ᱾ ᱢᱤᱨᱩ ᱥᱟᱨᱣᱟᱜ ᱛᱩᱠᱟᱹ ᱨᱟᱹᱯᱩᱫ ᱮᱱ ᱛᱟᱹᱠᱤᱱᱟ᱾ ᱠᱷᱟᱱ ᱢᱤᱨᱩᱭ ᱢᱮᱱ ᱠᱮᱜᱼᱟ, ᱫᱩ ᱟᱢ ᱫᱚ ᱩᱰᱟᱹᱜ ᱢᱮ, ᱤᱧ ᱢᱟ ᱵᱟᱹᱧ ᱩᱰᱟᱹᱣ ᱫᱟᱲᱮᱭᱟᱜᱼᱟ᱾ ᱥᱟᱨᱚᱭ ᱢᱮᱱ ᱠᱮᱜᱼᱟ, ᱦᱚᱭ ᱛᱚᱵᱮ, ᱤᱧᱤᱧ ᱩᱰᱟᱹᱜ ᱠᱟᱱᱟ, ᱟᱢ ᱟᱢᱟᱜ ᱫᱷᱮᱭᱟᱱ ᱫᱚᱦᱚᱭ ᱢᱮ᱾ ᱟᱨ ᱥᱟᱨᱚ ᱫᱚᱭ ᱩᱰᱟᱹᱣ ᱮᱱᱟ᱾ ᱟᱡ ᱡᱚᱠᱷᱚᱱ ᱦᱚᱭ ᱫᱟᱜ ᱪᱟᱵᱟ ᱠᱟᱛᱮ ᱥᱟᱨᱚᱭ ᱨᱩᱣᱟᱹᱲ ᱮᱱᱟ ᱟᱨ ᱮ ᱧᱮᱞ ᱠᱮᱜᱼᱟ ᱢᱤᱨᱩ ᱫᱚᱭ ᱜᱚᱡ ᱟᱠᱟᱱᱟ ᱟᱨ ᱚᱛ ᱨᱮ ᱚᱞ ᱟᱠᱟᱱᱟ ᱟᱢ ᱦᱩᱱᱟᱹᱝ ᱢᱤᱫ ᱫᱷᱟᱣ ᱨᱮᱦᱚᱸᱢ ᱢᱮᱱ ᱠᱮ ᱟᱢ ᱵᱟᱹᱜᱤ ᱠᱟᱛᱮ ᱵᱟᱹᱧ ᱥᱮᱱᱚᱜᱼᱟ ᱢᱮᱱᱛᱮ ᱠᱷᱟᱱ ᱦᱚᱭ ᱫᱟᱜ ᱞᱟᱦᱟ ᱨᱮ ᱢᱤᱨᱩ ᱫᱚ ᱵᱟᱭ ᱜᱚᱡ ᱠᱚᱜᱼᱟ ᱯᱟᱞᱮ ᱚᱱᱟᱛᱮ ᱚᱠᱚᱭ ᱥᱟᱞᱟᱜ ᱥᱟᱹᱜᱟᱹᱭ ᱮᱢ ᱛᱚᱯᱚᱞ ᱟᱠᱟᱫ ᱩᱱᱤ ᱛᱤᱥ ᱦᱚᱸ ᱟᱞᱚᱢ ᱵᱟᱹᱜᱤᱭᱟᱭᱟ ᱫᱩᱠ ᱥᱩᱠ ᱨᱮ ᱛᱟᱦᱮᱱ ᱢᱮ ᱟᱡ ᱥᱟᱶ ᱨᱮ